ᱞᱮ ᱠᱷᱚᱡᱚᱜ ᱠᱟᱱᱟ ᱡᱮ ᱢᱟᱱᱮ ᱠᱤᱪᱷᱩ ᱛᱷᱚᱲᱟ ᱛᱷᱚᱲᱟ ᱠᱟᱛᱮ ᱨᱮᱦᱚᱸ ᱫᱩ ᱨᱮ ᱥᱟᱱᱟᱢ ᱠᱚ ᱡᱚᱦᱟᱨ ᱜᱮ ᱤᱧ ᱜᱮ ᱯᱤ ᱮᱥ ᱡᱤ ᱮᱠᱥ ᱴᱩ ᱮᱠᱥ ᱪᱮᱱᱮᱞ ᱯᱟᱦᱴᱟ ᱠᱷᱚᱱ ᱟᱯᱮ ᱠᱚ ᱥᱟᱹᱜᱩᱱ ᱟᱛᱟᱝ ᱫᱟᱨᱟᱢ ᱛᱚ ᱵᱚᱭᱦᱟ ᱠᱚ ᱛᱮᱦᱮᱧ ᱫᱚ ᱟᱨ ᱢᱤᱫᱴᱮᱱ ᱵᱷᱤᱰᱤᱭᱳ ᱟᱹᱜᱩ ᱠᱟᱛᱮ ᱤᱧ ᱦᱮᱡ ᱟᱠᱟᱱ ᱛᱟᱵᱚᱱᱟ ᱡᱟᱦᱟᱸ ᱫᱚ ᱟᱯᱮ ᱦᱚᱸᱯᱮ ᱧᱮᱞ ᱞᱮᱠᱷᱟᱱ ᱚᱱᱟ ᱯᱩᱨᱟᱹ ᱯᱩᱨᱟᱹ ᱠᱩᱥᱤ ᱟᱨ ᱨᱟᱹᱥᱠᱟᱹ ᱨᱮ ᱪᱮᱛᱟᱱ ᱨᱮᱯᱮ ᱛᱟᱦᱮᱱ ᱛᱟᱵᱚᱱᱟ ᱛᱮᱦᱮᱧ ᱤᱧ ᱱᱚᱣᱟ ᱵᱷᱤᱰᱤᱭᱳ ᱡᱮᱛᱮ ᱵᱮᱲᱤᱧ ᱧᱮᱞ ᱠᱮᱫ ᱟᱹᱰᱤ ᱦᱟᱦᱟᱲᱟ ᱟᱹᱰᱤ ᱨᱟᱹᱥᱠᱟᱹ ᱟᱨ ᱵᱟᱝ ᱟᱹᱰᱤ ᱠᱩᱥᱤᱧ ᱵᱩᱡᱷᱟᱹᱣ ᱟᱠᱟᱫ ᱛᱟᱵᱚᱱᱟ ᱚᱱᱟ ᱠᱷᱟᱹᱛᱤᱨ ᱛᱮᱦᱮᱧ ᱟᱯᱮ ᱠᱚ ᱥᱟᱢᱟᱝ ᱛᱮ ᱱᱚᱣᱟ ᱵᱷᱤᱰᱤᱭᱳ ᱛᱤᱧ ᱥᱮᱭᱟᱨ ᱞᱟᱹᱜᱤᱫ ᱛᱮ ᱛᱮᱦᱮᱧ ᱱᱚᱣᱟ ᱵᱷᱤᱰᱤᱭᱳ ᱵᱮᱱᱟᱣ ᱞᱟᱹᱜᱤᱫ ᱤᱧ ᱵᱚᱲᱦᱮ ᱟᱠᱟᱱ ᱛᱟᱵᱚᱱᱟ ᱯᱷᱟᱥᱴ ᱠᱷᱚᱱ ᱞᱟᱥᱴ ᱫᱷᱟᱹᱵᱤᱡ ᱧᱮᱞ ᱛᱟᱵᱚᱱ ᱯᱮ ᱱᱤᱦᱟᱹᱛ ᱜᱮ ᱟᱯᱮ ᱦᱚᱸᱯᱮ ᱨᱟᱹᱥᱠᱟᱹᱜᱼᱟ ᱟᱯᱮ ᱦᱚᱸᱯᱮ ᱠᱩᱥᱤᱜ ᱛᱟᱵᱚᱱᱟ ᱛᱚ ᱵᱚᱭᱦᱟ ᱠᱚ ᱧᱮᱞ ᱫᱟᱲᱮᱭᱟᱜ ᱠᱟᱱ ᱜᱮᱛᱟᱵᱚᱱᱟ ᱯᱮ ᱱᱚᱣᱟ ᱥᱠᱨᱤᱱ ᱨᱮᱯᱮ ᱧᱮᱞ ᱫᱟᱲᱮᱭᱟᱜ ᱠᱟᱱ ᱜᱮᱛᱟᱵᱚᱱᱟ ᱛᱮᱦᱮᱧ ᱢᱟᱞᱚᱛᱤ ᱫᱤᱫᱤ ᱟᱵᱚ ᱡᱟᱦᱟᱸᱭ ᱡᱤᱞᱤᱧ ᱥᱟᱹᱞᱤᱧ ᱟᱹᱛᱩ ᱨᱤᱱᱤᱡ ᱢᱟᱞᱚᱛᱤ ᱫᱤᱫᱤ ᱛᱟᱦᱮᱸᱫ ᱡᱟᱦᱟᱸᱭ ᱜᱤᱫᱽᱨᱟᱹ ᱠᱚ ᱚᱞ ᱪᱤᱠᱤ ᱛᱮ ᱚᱞᱮ ᱥᱮᱬᱟ ᱟᱠᱚ ᱠᱟᱱ ᱛᱟᱦᱮᱸᱫ ᱩᱱᱤ ᱛᱮᱦᱮᱧ ᱛᱤᱱᱟᱹᱝ ᱢᱟᱨᱟᱝ ᱯᱚᱫᱚᱵᱤ ᱟᱨ ᱵᱟᱝ ᱛᱤᱱᱟᱹᱝ ᱢᱟᱨᱟᱝ ᱜᱤᱯᱷᱴ ᱮ ᱧᱟᱢ ᱟᱠᱟᱫ ᱵᱟᱝ ᱫᱚ ᱯᱩᱨᱚᱥᱠᱟᱨᱮ ᱧᱟᱢ ᱟᱠᱟᱫ ᱢᱟᱱᱮ ᱫᱚ ᱢᱤᱫ ᱞᱟᱠᱷ ᱴᱟᱠᱟ ᱨᱮᱱᱟᱜ ᱮ ᱧᱟᱢ ᱟᱠᱟᱫᱼᱟ ᱥᱟᱹᱨᱤᱜᱮ ᱵᱚᱭᱦᱟ ᱠᱚ ᱱᱩᱭ ᱪᱮᱛᱟᱱ ᱨᱮ ᱡᱟᱦᱟᱸ ᱛᱤᱱᱟᱹᱜ ᱜᱮ ᱱᱟᱦᱟᱜ ᱟᱹᱛᱩ ᱦᱚᱲ ᱠᱚ ᱟᱨ ᱵᱟᱝ ᱡᱟᱦᱟᱸ ᱛᱤᱱᱟᱹᱜ ᱦᱚᱲᱜᱮ ᱱᱩᱭ ᱪᱮᱛᱟᱱ ᱨᱮ ᱢᱟᱱᱮ ᱵᱟᱹᱭᱨᱤ ᱠᱚ ᱞᱟᱜᱟᱣ ᱞᱮᱱ ᱛᱟᱦᱮᱸᱫ ᱢᱮᱱᱠᱷᱟᱱ ᱛᱮᱦᱮᱧ ᱩᱱᱠᱩ ᱟᱨᱦᱚᱸ ᱱᱩᱭ ᱟᱵᱚ ᱢᱟᱞᱚᱛᱤ ᱫᱤᱫᱤ ᱟᱡᱟᱜ ᱛᱮᱦᱮᱧ ᱚᱠᱟᱛᱮ ᱫᱮᱠᱷᱟᱣ ᱟᱠᱟᱫ ᱠᱚᱣᱟ ᱥᱟᱹᱨᱤᱜᱮ ᱵᱚᱭᱦᱟ ᱠᱚ ᱡᱟᱦᱟᱸᱭ ᱵᱮᱥ ᱠᱟᱹᱢᱤ ᱞᱟᱹᱜᱤᱫ ᱠᱷᱟᱱ ᱫᱚ ᱱᱚᱜᱼᱚ ᱱᱚᱝᱠᱟ ᱫᱷᱳᱨᱡᱚ ᱥᱟᱵ ᱠᱟᱛᱮ ᱛᱟᱦᱮᱱ ᱛᱟᱵᱚᱱ ᱯᱮ ᱤᱱᱟᱹ ᱠᱷᱟᱱ ᱱᱤᱦᱟᱹᱛ ᱢᱤᱫ ᱫᱤᱱ ᱵᱟᱝ ᱢᱤᱫ ᱫᱤᱱ ᱟᱵᱚᱣᱟᱜ ᱥᱚᱢᱟᱡᱽ ᱞᱟᱦᱟ ᱤᱫᱤᱜ ᱛᱟᱵᱚᱱᱟ ᱟᱨ ᱡᱟᱦᱟᱸ ᱛᱤᱱᱟᱹᱜ ᱜᱮ ᱦᱚᱲ ᱫᱚᱠᱚ ᱢᱮᱱ ᱦᱚᱪᱚᱱᱚᱜ ᱠᱷᱟᱨᱟᱯᱟᱜ ᱠᱚ ᱢᱮᱱ ᱠᱮᱫ ᱠᱚ ᱵᱟᱹᱲᱤᱡᱟᱜ ᱠᱚ ᱢᱮᱱ ᱠᱮᱫ ᱢᱮᱱᱠᱷᱟᱱ ᱟᱵᱚ ᱫᱚ ᱫᱷᱳᱨᱡᱚ ᱥᱚᱦᱤᱛᱮ ᱡᱩᱫᱤ ᱵᱚᱱ ᱛᱟᱦᱮᱱᱟ ᱢᱮᱱᱠᱷᱟᱱ ᱱᱤᱦᱟᱹᱛᱤ ᱟᱵᱚᱣᱟᱜ ᱠᱟᱹᱢᱤ ᱨᱮᱱᱟᱜ ᱥᱟᱠᱥᱮᱥᱯᱷᱩᱞ ᱫᱚ ᱦᱩᱭᱩᱜ ᱜᱮᱛᱟᱵᱚᱱᱟ ᱢᱤᱫ ᱫᱤᱱ ᱵᱟᱝ ᱢᱤᱫ ᱫᱤᱱ ᱱᱤᱦᱟᱹᱛᱤ ᱟᱵᱚᱣᱟᱜ ᱠᱟᱹᱢᱤ ᱥᱟᱠᱥᱮᱥᱚᱜ ᱜᱮᱛᱟᱵᱚᱱᱟ ᱟᱨ ᱱᱤᱦᱟᱹᱛᱤ ᱥᱟᱠᱥᱮᱥ ᱠᱟᱛᱮ ᱵᱚᱱ ᱱᱩᱠᱩ ᱫᱤᱥᱚᱢ ᱦᱚᱲ ᱵᱚᱱ ᱫᱮᱠᱷᱟᱣ ᱟᱠᱚ ᱜᱮᱭᱟ ᱛᱮᱦᱮᱧ ᱱᱚᱝᱠᱟ ᱜᱮ ᱧᱮᱞᱮᱫ ᱛᱟᱵᱚᱱ ᱯᱮ ᱢᱟᱞᱚᱛᱤ ᱫᱤᱫᱤ ᱡᱟᱦᱟᱸ ᱛᱤᱱᱟᱹᱜ ᱦᱚᱲ ᱜᱮᱠᱚ ᱨᱟᱹᱜᱤ ᱟᱫᱮᱭᱟ ᱟᱨ ᱵᱟᱝᱠᱚ ᱟᱹᱲᱤᱥ ᱟᱫᱮ ᱛᱟᱦᱮᱸᱫ ᱟᱥᱟᱢ ᱵᱟᱝᱞᱟ ᱠᱷᱚᱱ ᱟᱡ ᱛᱮᱦᱮᱧ ᱢᱤᱫ ᱞᱟᱠᱷ ᱴᱟᱠᱟ ᱨᱮᱱᱟᱜ ᱯᱩᱨᱚᱥᱠᱟᱨᱮ ᱧᱟᱢ ᱟᱠᱟᱫᱼᱟ ᱵᱚᱭᱦᱟ ᱠᱚ ᱛᱤᱱᱟᱹᱜ ᱨᱟᱹᱥᱠᱟᱹ ᱛᱤᱱᱟᱹᱜ ᱜᱚᱨᱵᱚ ᱵᱩᱡᱷᱟᱹᱣᱮᱱᱟ ᱛᱮᱦᱮᱧ ᱟᱵᱚ ᱱᱚᱣᱟ ᱥᱚᱢᱟᱡᱽ ᱥᱟᱶᱛᱟ ᱛᱟᱞᱟ ᱨᱮ ᱟᱹᱰᱤ ᱦᱟᱦᱟᱲᱟ ᱜᱮ ᱵᱩᱡᱷᱟᱹᱣᱮᱱᱟ ᱟᱹᱰᱤ ᱠᱩᱥᱤ ᱜᱮ ᱟᱹᱰᱤ ᱨᱟᱹᱥᱠᱟᱹ ᱜᱮ ᱵᱩᱡᱷᱟᱹᱣᱮᱱᱟ ᱛᱮᱦᱮᱧ ᱦᱚᱭᱛᱳ ᱟᱯᱮ ᱪᱮᱫ ᱞᱮᱠᱟ ᱯᱮ ᱵᱩᱡᱷᱟᱹᱣᱮᱫᱼᱟ ᱢᱮᱱᱠᱷᱟᱱ ᱤᱧ ᱫᱚ ᱟᱹᱰᱤ ᱤᱧᱟᱹᱜ ᱠᱚᱲᱟᱢ ᱠᱚ ᱢᱟᱱᱮ ᱵᱟᱨ ᱟᱴᱟᱞ ᱛᱮ ᱫᱟᱹᱨᱭᱟᱹ ᱟᱠᱟᱱ ᱞᱮᱠᱟᱧ ᱵᱩᱡᱷᱟᱹᱣᱮᱫᱼᱟ ᱥᱟᱹᱨᱤ ᱜᱮ ᱵᱚᱭᱦᱟ ᱠᱚ ᱛᱮᱦᱮᱧ ᱱᱩᱭ ᱢᱟᱞᱚᱛᱤ ᱫᱤᱫᱤ ᱨᱟᱝ ᱨᱮᱱᱟᱜ ᱯᱩᱨᱚᱥᱠᱟᱨᱮ ᱧᱟᱢ ᱠᱮᱫ ᱛᱟᱵᱚᱱᱟ ᱛᱤᱱᱟᱹᱜ ᱨᱟᱹᱥᱠᱟᱹ ᱨᱮᱱᱟᱜ ᱠᱟᱛᱷᱟ ᱠᱟᱱᱟ ᱢᱟᱞᱚᱛᱤ ᱫᱤᱫᱤ ᱟᱢ ᱴᱷᱮᱱᱤᱧ ᱱᱮᱦᱚᱨᱚᱜᱼᱟ ᱡᱚᱦᱟᱨᱚᱜᱼᱟ ᱡᱮᱢᱚᱱ ᱟᱜᱟᱢ ᱫᱤᱱ ᱨᱮᱦᱚᱸ ᱜᱤᱫᱽᱨᱟᱹ ᱵᱷᱟᱹᱜᱤ ᱞᱮᱠᱟ ᱚᱞ ᱠᱚᱢ ᱯᱟᱲᱦᱟᱣ ᱠᱚᱢ ᱟᱨ ᱥᱤᱠᱠᱷᱤᱛ ᱜᱮᱭᱟᱱ ᱛᱮ ᱟᱨᱡᱟᱣ ᱯᱮᱨᱮᱡ ᱠᱟᱠᱚ ᱢᱮ ᱡᱮᱢᱚᱱ ᱟᱠᱚᱣᱟᱜ ᱵᱷᱚᱵᱤᱥᱥᱚᱛ ᱟᱞᱚ ᱧᱩᱛᱟᱹᱛᱚᱜ ᱞᱮᱠᱟ ᱢᱟᱲᱚᱛᱤ ᱫᱤᱫᱤ ᱟᱢ ᱴᱷᱮᱱ ᱱᱤᱱᱟᱹᱜ ᱜᱮ ᱟᱥᱟᱧ ᱫᱚᱦᱚᱭᱮᱜᱼᱟ ᱡᱮᱢᱚᱱ ᱩᱱᱠᱩ ᱜᱤᱫᱽᱨᱟᱹ ᱟᱢ ᱱᱤᱦᱟᱹᱛᱤᱢ ᱜᱮᱭᱟᱱ ᱟᱨᱡᱟᱣ ᱛᱮᱢ ᱯᱮᱨᱮᱡ ᱠᱟᱠᱚᱣᱟ ᱟᱨ ᱵᱟᱝ ᱵᱷᱚᱵᱤᱥᱥᱚᱛ ᱰᱟᱦᱟᱨ ᱢᱟᱨᱥᱟᱞ ᱰᱟᱦᱟᱨ ᱛᱮᱢ ᱟᱹᱭᱩᱨ ᱠᱟᱠᱚᱣᱟ ᱥᱟᱹᱨᱤ ᱜᱮ ᱵᱚᱭᱦᱟ ᱠᱚ ᱧᱮᱞ ᱫᱟᱲᱮᱭᱟᱜ ᱠᱟᱱ ᱜᱮᱭᱟᱯᱮ ᱱᱚᱣᱟ ᱤᱥᱠᱨᱤᱱ ᱨᱮᱯᱮ ᱧᱮᱞ ᱫᱟᱲᱮᱭᱟᱜ ᱠᱟᱱᱟ ᱛᱮᱦᱮᱧ ᱱᱩᱭ ᱞᱟᱹᱜᱤᱫ ᱛᱮ ᱛᱤᱱᱟᱹᱝ ᱮᱞᱤᱜᱮᱥᱚᱱ ᱠᱚ ᱞᱟᱜᱟᱣ ᱞᱮᱫ ᱛᱟᱦᱮᱸᱫ ᱢᱟᱲᱚᱛᱤ ᱫᱤᱫᱤ ᱠᱷᱟᱹᱛᱤᱨ ᱚᱠᱟ ᱠᱚ ᱫᱳᱥ ᱠᱮᱫᱟ ᱴᱟᱠᱟᱭ ᱡᱚᱢᱮᱜᱼᱟ ᱚᱠᱟ ᱠᱚ ᱪᱮᱫ ᱠᱚ ᱫᱩᱱᱤᱭᱟᱹ ᱠᱟᱛᱷᱟ ᱠᱚ ᱨᱚᱲ ᱠᱮᱫᱮᱭᱟ ᱢᱮᱱᱠᱷᱟᱱ ᱢᱟᱲᱚᱛᱤ ᱫᱤᱫᱤᱭᱟᱜ ᱫᱷᱳᱨᱡᱚ ᱛᱟᱦᱮᱸ ᱞᱮᱱ ᱛᱟᱭᱟ ᱢᱟᱲᱚᱛᱤ ᱫᱤᱫᱤ ᱪᱟᱸᱫᱚ ᱵᱚᱸᱜᱟᱭ ᱠᱚᱭᱚᱜ ᱟᱠᱟᱫᱮᱭᱟ ᱚᱱᱟᱛᱮᱠᱚ ᱞᱟᱹᱭᱟ ᱵᱚᱭᱦᱟ ᱡᱟᱦᱟᱸᱭ ᱢᱤᱫᱴᱟᱝ ᱠᱟᱹᱴᱩᱵ ᱛᱮᱢ ᱩᱫᱩᱜ ᱮᱭᱟ ᱥᱮ ᱢᱮᱱᱠᱷᱟᱱ ᱚᱱᱟ ᱯᱮᱭᱟ ᱠᱟᱹᱴᱩᱵ ᱫᱚ ᱟᱢ ᱥᱮᱱ ᱩᱫᱩᱜᱚᱜᱼᱟ ᱡᱟᱦᱟᱸᱭ ᱵᱟᱹᱲᱤᱡ ᱦᱚᱲ ᱵᱟᱹᱲᱤᱡ ᱮᱢ ᱫᱚᱥᱮᱭᱟ ᱩᱱᱤ ᱫᱚ ᱢᱮᱱᱠᱷᱟᱱ ᱢᱤᱫ ᱫᱤᱱ ᱦᱤᱞᱳᱜ ᱵᱮᱥ ᱰᱟᱦᱟᱨ ᱵᱮᱥ ᱦᱚᱨ ᱛᱮᱜᱮ ᱛᱟᱲᱟᱢᱟᱭ ᱢᱮᱱᱠᱷᱟᱱ ᱩᱱᱤ ᱞᱟᱹᱜᱤᱫ ᱫᱚ ᱪᱟᱸᱫᱚ ᱵᱚᱸᱜᱟ ᱢᱮᱱᱟᱭᱟ ᱱᱤᱡ ᱟᱨ ᱡᱟᱦᱟᱸᱭ ᱟᱵᱚ ᱦᱤᱸᱥᱟᱹ ᱠᱚᱵᱚᱱ ᱠᱟᱹᱢᱤ ᱠᱟᱱ ᱡᱟᱦᱟᱸᱭ ᱟᱵᱚ ᱵᱟᱹᱭᱨᱤ ᱵᱚᱱ ᱠᱟᱹᱢᱤ ᱠᱟᱱ ᱢᱮᱱᱠᱷᱟᱱ ᱟᱵᱚ ᱫᱚ ᱟᱵᱚ ᱚᱠᱟ ᱚᱱᱟ ᱯᱮᱭᱟ ᱠᱟᱹᱴᱩᱵ ᱛᱮᱵᱚᱱ ᱩᱫᱩᱜᱚᱜ ᱠᱟᱱᱟ ᱢᱮᱱᱠᱷᱟᱱ ᱟᱵᱚ ᱫᱚ ᱛᱤᱱᱟᱹᱝ ᱢᱟᱨᱟᱝ ᱵᱟᱹᱭᱨᱤ ᱠᱟᱱᱟ ᱵᱚᱱ ᱥᱮ ᱛᱤᱱᱟᱹᱝ ᱢᱟᱨᱟᱝ ᱦᱤᱝᱥᱟ ᱦᱚᱲ ᱠᱟᱱᱟ ᱵᱚᱱ ᱚᱱᱟ ᱫᱚ ᱪᱟᱸᱫᱚ ᱵᱚᱸᱜᱟ ᱜᱮ ᱵᱤᱪᱟᱹᱨ ᱛᱟᱵᱚᱱᱟ ᱵᱚᱭᱦᱟ ᱢᱮᱱᱠᱷᱟᱱ ᱵᱮᱥ ᱦᱚᱲ ᱫᱚ ᱛᱤᱥ ᱨᱮᱦᱚᱸ ᱰᱷᱚᱰᱟ ᱨᱮᱫᱚ ᱵᱟᱢ ᱠᱷᱟᱸᱡᱚ ᱫᱟᱲᱮᱭᱟᱭᱟ ᱵᱮᱥ ᱦᱚᱲ ᱞᱟᱹᱜᱤᱫ ᱫᱚ ᱚᱣᱟᱨ ᱠᱷᱚᱱ ᱟᱹᱰᱤ ᱜᱟᱱ ᱱᱚᱣᱟ ᱫᱩᱱᱤᱭᱟᱹ ᱨᱮᱠᱚ ᱯᱮᱨᱮᱡ ᱟᱠᱟᱱᱟ ᱢᱮᱱᱠᱷᱟᱱ ᱠᱷᱟᱨᱟᱯ ᱦᱚᱲ ᱡᱩᱫᱤ ᱟᱢ ᱚᱱᱟ ᱰᱷᱚᱰᱟ ᱨᱮᱢ ᱫᱚᱱᱟ ᱢᱮᱱᱠᱷᱟᱱ ᱟᱢ ᱫᱚ ᱪᱤᱞᱤ ᱦᱚᱸ ᱵᱟᱭ ᱠᱚᱭᱚᱜ ᱟᱢᱟ ᱴᱷᱤᱠ ᱛᱮᱦᱮᱧ ᱚᱱᱠᱟ ᱜᱮ ᱢᱟᱲᱚᱛᱤ ᱫᱤᱫᱤ ᱡᱟᱦᱟᱸ ᱛᱤᱱᱟᱹᱜ ᱦᱚᱲ ᱢᱟᱱᱮ ᱩᱫᱩᱜ ᱠᱟᱹᱴᱩᱵ ᱛᱮᱠᱚ ᱩᱫᱩᱜ ᱞᱮᱫᱮ ᱛᱟᱦᱮᱸᱫ ᱢᱮᱱᱠᱷᱟᱱ ᱢᱟᱲᱚᱛᱤ ᱫᱤᱫᱤ ᱚᱱᱟ ᱨᱮᱱᱟᱜ ᱚᱠᱟᱛ ᱟᱨ ᱵᱟᱝ ᱚᱱᱟ ᱨᱮᱱᱟᱜ ᱯᱩᱨᱚᱥᱠᱟᱨ ᱧᱟᱢ ᱵᱟᱝᱞᱟ ᱵᱮᱝᱜᱚᱞ ᱠᱷᱚᱱᱟᱜ ᱛᱮᱦᱮᱧ ᱢᱤᱫ ᱞᱟᱠᱷ ᱴᱟᱠᱟ ᱨᱮᱱᱟᱜ ᱯᱩᱨᱚᱥᱠᱟᱨᱮ ᱧᱟᱢ ᱠᱮᱫ ᱢᱟᱲᱚᱛᱤ ᱫᱤᱫᱤ ᱛᱤᱱᱟᱹᱜ ᱜᱚᱨᱵᱚ ᱵᱩᱡᱷᱟᱹᱣᱮᱱᱟ ᱵᱚᱭᱦᱟ ᱠᱚ ᱟᱹᱰᱤ ᱨᱟᱹᱥᱠᱟᱹ ᱟᱹᱰᱤ ᱦᱟᱦᱟᱲᱟ ᱜᱮ ᱵᱩᱡᱷᱟᱹᱣᱮᱱᱟ ᱵᱚᱭᱦᱟ ᱠᱚ ᱱᱚᱣᱟ ᱠᱚ ᱱᱚᱣᱟ ᱠᱚ ᱧᱮᱞ ᱠᱟᱛᱮᱫ ᱤᱧ ᱢᱟ ᱯᱩᱨᱟᱹ ᱵᱤᱱᱫᱟᱥ ᱤᱧ ᱵᱩᱡᱷᱟᱹᱣ ᱠᱮᱜᱼᱟ ᱢᱟᱱᱮ ᱯᱩᱨᱟᱹ ᱨᱟᱹᱥᱠᱟᱹ ᱠᱩᱥᱤ ᱨᱟᱹᱥᱠᱟᱹᱧ ᱵᱩᱡᱷᱟᱹᱣ ᱠᱮᱜᱼᱟ ᱵᱚᱭᱦᱟ ᱠᱚ ᱛᱮᱦᱮᱧ ᱱᱩᱱᱟᱹᱝ ᱢᱟᱨᱟᱝ ᱟᱵᱚ ᱢᱤᱫᱴᱟᱹᱝ ᱥᱟᱱᱛᱟᱲ ᱥᱚᱢᱟᱡᱽ ᱨᱤᱱᱤᱡ ᱜᱚᱜᱚ ᱦᱚᱲ ᱛᱟᱵᱚᱱ ᱢᱟᱞᱚᱛᱤ ᱢᱩᱨᱢᱩ ᱛᱮᱦᱮᱧ ᱱᱩᱱᱟᱹᱝ ᱴᱟᱠᱟ ᱨᱮᱱᱟᱜ ᱢᱟᱱᱮ ᱯᱩᱨᱚᱥᱠᱟᱨᱮ ᱧᱟᱢ ᱠᱮᱫ ᱛᱟᱵᱚᱱᱟ ᱱᱚᱣᱟ ᱠᱷᱚᱱ ᱟᱨ ᱠᱩᱥᱤ ᱨᱮᱱᱟᱜ ᱪᱮᱫ ᱢᱮᱱᱟᱜᱼᱟ ᱵᱚᱭᱦᱟ ᱠᱚ ᱥᱟᱹᱨᱤ ᱜᱮ ᱵᱚᱭᱦᱟ ᱠᱚ ᱟᱹᱰᱤ ᱠᱩᱥᱤ ᱟᱹᱰᱤ ᱨᱟᱹᱥᱠᱟᱹ ᱨᱮ ᱛᱮᱦᱮᱧ ᱫᱤᱱᱟᱜ ᱛᱮᱦᱮᱧᱟᱜ ᱫᱤᱱᱟᱹᱢ ᱫᱚ ᱟᱹᱰᱤ ᱠᱩᱥᱤ ᱨᱟᱹᱥᱠᱟᱹ ᱛᱟᱵᱚᱱ ᱡᱚᱛᱚ ᱦᱚᱲᱟᱜ ᱜᱮ ᱤᱧ ᱟᱥᱟᱭᱟᱹᱧ ᱡᱚᱛᱚ ᱦᱚᱲ ᱜᱮᱵᱚᱱ ᱠᱩᱥᱤ ᱟᱠᱟᱱᱟ ᱡᱚᱛᱚ ᱦᱚᱲ ᱜᱮᱵᱚᱱ ᱨᱟᱹᱥᱠᱟᱹ ᱟᱠᱟᱱᱟ ᱢᱮᱱᱠᱷᱟᱱ ᱡᱟᱦᱟᱸᱭ ᱠᱚᱠᱚ ᱵᱟᱹᱭᱨᱤ ᱞᱮᱱ ᱡᱟᱦᱟᱸᱭ ᱠᱚ ᱢᱟᱞᱚᱛᱤ ᱫᱤᱫᱤ ᱠᱷᱟᱹᱛᱤᱨ ᱵᱟᱹᱭᱨᱤ ᱠᱚ ᱛᱤᱸᱜᱩ ᱞᱮᱱᱟ ᱩᱱᱠᱩ ᱛᱮᱦᱮᱧ ᱱᱤᱱᱟᱹᱝ ᱠᱟᱛᱷᱟᱧ ᱢᱮᱛᱟ ᱠᱚᱣᱟ ᱱᱚᱝᱠᱟᱱ ᱵᱷᱩᱞ ᱛᱤᱥ ᱦᱚᱸ ᱟᱞᱚᱯᱮ ᱠᱟᱹᱢᱤ ᱛᱟᱵᱚᱱᱟ ᱡᱟᱦᱟᱱᱟᱜ ᱵᱩᱡᱷᱟᱹᱣ ᱥᱩᱡᱷᱟᱹᱣ ᱠᱟᱛᱮᱫ ᱠᱟᱹᱢᱤ ᱛᱟᱵᱚᱱ ᱯᱮ ᱢᱮᱱᱠᱷᱟᱱ ᱟᱹᱛᱷᱟᱹᱲᱤ ᱦᱚᱲ ᱟᱹᱛᱷᱟᱹᱲᱤ ᱮᱴᱟᱜ ᱦᱚᱲᱟᱜ ᱵᱤᱨᱩᱫᱷ ᱛᱮ ᱞᱟᱹᱭ ᱫᱚ ᱟᱹᱰᱤ ᱢᱟᱨᱟᱝ ᱯᱟᱯ ᱠᱟᱱᱟ ᱟᱹᱰᱤ ᱢᱟᱨᱟᱝ ᱵᱷᱩᱞ ᱠᱟᱱ ᱛᱟᱵᱚᱱᱟ ᱵᱚᱭᱦᱟ ᱱᱚᱣᱟ ᱫᱚ ᱥᱟᱹᱨᱤᱜᱮ ᱵᱚᱭᱦᱟ ᱠᱚ ᱢᱤᱫ ᱡᱚᱠᱷᱟ ᱡᱩᱫᱤ ᱵᱚᱱ ᱩᱭᱦᱟᱹᱨᱟ ᱢᱮᱱᱠᱷᱟᱱ ᱥᱮ ᱟᱵᱚ ᱥᱟᱱᱛᱟᱲ ᱢᱤᱫ ᱡᱚᱠᱷᱟ ᱡᱩᱫᱤ ᱵᱚᱱ ᱡᱩᱢᱤᱫᱚᱜᱼᱟ ᱢᱮᱱᱠᱷᱟᱱ ᱥᱮ ᱱᱚᱣᱟ ᱫᱩᱱᱤᱭᱟᱹ ᱨᱮ ᱡᱟᱦᱟᱱᱟᱜ ᱜᱮ ᱪᱮᱫ ᱜᱮᱵᱚᱱ ᱟᱥᱟᱭᱟ ᱚᱱᱟ ᱜᱮᱵᱚᱱ ᱠᱚᱨᱟᱣ ᱫᱟᱲᱮᱭᱟᱜᱼᱟ ᱢᱮᱱᱠᱷᱟᱱ ᱟᱨ ᱱᱚᱣᱟ ᱦᱤᱥᱟᱹ ᱦᱤᱥᱟᱹ ᱪᱮᱛᱟᱱ ᱨᱮ ᱡᱩᱫᱤ ᱵᱚᱱ ᱛᱟᱦᱮᱱᱟ ᱢᱮᱱᱠᱷᱟᱱ ᱥᱮ ᱟᱵᱚ ᱵᱷᱤᱛᱤᱨ ᱨᱮ ᱪᱮᱫ ᱦᱚᱸ ᱵᱟᱝ ᱦᱩᱭᱩᱜᱼᱟ ᱵᱚᱭᱦᱟ ᱚᱱᱟ ᱠᱷᱟᱹᱛᱤᱨᱤᱧ ᱢᱮᱛᱟ ᱯᱮᱭᱟ ᱡᱩᱢᱤᱫᱚᱜ ᱛᱟᱵᱚᱱ ᱯᱮ ᱡᱩᱢᱤᱫ ᱫᱟᱲᱮ ᱫᱚᱦᱚᱭ ᱛᱟᱵᱚᱱ ᱯᱮ ᱟᱨ ᱡᱩᱢᱤᱫ ᱠᱟᱛᱮ ᱵᱚᱱ ᱛᱟᱦᱮᱱᱟ ᱮᱱᱠᱷᱟᱱ ᱫᱚ ᱞᱟᱦᱟᱱᱛᱤ ᱠᱟᱹᱢᱤ ᱦᱚᱨᱟ ᱵᱚᱱ ᱥᱩᱥᱟᱹᱨ ᱫᱟᱲᱮᱭᱟᱜᱼᱟ ᱟᱨ ᱵᱟᱝ ᱞᱟᱦᱟ ᱥᱮᱱ ᱵᱚᱱ ᱞᱟᱦᱟ ᱫᱟᱲᱮᱭᱟᱜᱼᱟ ᱟᱨ ᱱᱚᱣᱟ ᱵᱩᱡᱷᱟᱹᱣ ᱞᱟᱹᱜᱤᱫ ᱥᱟᱱᱟᱢ ᱦᱚᱲ ᱜᱮᱠᱚ ᱨᱤᱠᱟᱹᱭ ᱛᱟᱵᱚᱱ ᱯᱮ ᱡᱮᱢᱚᱱ ᱱᱩᱭ ᱢᱟᱞᱚᱛᱤ ᱫᱤᱫᱤ ᱛᱮᱦᱮᱧ ᱡᱟᱦᱟᱸ ᱞᱮᱠᱟ ᱟᱡ ᱠᱚ ᱠᱚᱱᱴᱨᱚᱵᱷᱚᱨᱥᱤ ᱞᱮᱫᱮ ᱛᱟᱦᱮᱸᱫ ᱡᱮᱢᱚᱱ ᱚᱱᱟ ᱡᱤᱱᱤᱥ ᱟᱨ ᱞᱟᱦᱟᱨᱮ ᱟᱞᱚ ᱦᱩᱭᱩᱜ ᱛᱟᱵᱚᱱ ᱢᱟ ᱱᱚᱣᱟ ᱜᱮ ᱤᱧᱟᱹᱜ ᱢᱮᱱ ᱫᱚ ᱵᱚᱭᱦᱟ ᱠᱚ ᱟᱨ ᱢᱤᱫᱴᱟᱝ ᱟᱹᱰᱤ ᱢᱟᱨᱟᱝ ᱫᱩᱠ ᱠᱷᱚᱵᱚᱨ ᱟᱹᱜᱩ ᱠᱟᱛᱮᱧ ᱦᱮᱡ ᱟᱠᱟᱱ ᱛᱟᱵᱚᱱᱟ ᱵᱚᱭᱦᱟ ᱠᱚ ᱱᱚᱜᱼᱚᱭ ᱥᱠᱨᱤᱱ ᱨᱮᱯᱮ ᱧᱮᱞᱮᱫ ᱛᱟᱵᱚᱱ ᱱᱚᱣᱟ ᱟᱹᱰᱤ ᱢᱟᱨᱟᱝ ᱫᱩᱠ ᱠᱷᱚᱵᱚᱨ ᱠᱟᱱᱟ ᱛᱮᱦᱮᱧ ᱱᱩᱠᱩ ᱦᱚᱲ ᱟᱹᱰᱤ ᱡᱟᱞᱟᱨᱮ ᱢᱮᱱᱟᱜ ᱟᱠᱟᱫ ᱠᱚᱣᱟ ᱱᱩᱠᱩ ᱟᱵᱚ ᱪᱮᱫ ᱞᱮᱠᱟ ᱨᱮᱵᱚᱱ ᱜᱚᱲᱚ ᱟᱠᱚᱣᱟ ᱪᱮᱫ ᱞᱮᱠᱟ ᱨᱮᱵᱚᱱ ᱥᱚᱦᱚᱡᱳᱜᱽ ᱠᱚᱣᱟ ᱱᱚᱣᱟ ᱞᱟᱹᱜᱤᱫ ᱛᱮ ᱟᱯᱮ ᱴᱷᱮᱱᱤᱧ ᱡᱚᱦᱟᱨ ᱡᱚᱲᱛᱤ ᱠᱟᱛᱮᱧ ᱱᱮᱦᱚᱨᱚᱜ ᱠᱟᱱᱟ ᱡᱮᱢᱚᱱ ᱱᱩᱠᱩ ᱠᱤᱪᱷᱩ ᱜᱮ ᱟᱵᱚ ᱵᱚᱱ ᱫᱟᱲᱮᱭᱟᱜ ᱠᱟᱱ ᱠᱟᱹᱴᱤᱡ ᱠᱟᱹᱴᱤᱡ ᱨᱮᱦᱚᱸ ᱜᱚᱲᱚ ᱵᱚᱱ ᱮᱢᱟ ᱠᱚᱣᱟ ᱢᱚᱪᱟ ᱠᱷᱚᱱ ᱜᱮᱵᱚᱱ ᱟᱸᱡᱚᱢ ᱞᱮᱜᱮ ᱪᱮᱫ ᱠᱚ ᱞᱟᱹᱭ ᱟᱠᱟᱫᱼᱟ

ᱱᱚᱣᱟ ᱵᱷᱤᱰᱭᱳ ᱧᱮᱞ ᱠᱟᱛᱮᱫ ᱟᱹᱰᱤ ᱫᱩᱠ ᱤᱧ ᱟᱹᱭᱠᱟᱹᱣ ᱠᱮᱫᱼᱟ ᱢᱮᱱᱠᱷᱟᱱ ᱪᱮᱫ ᱮᱢ ᱪᱤᱠᱟᱹᱭᱟ ᱡᱤᱵᱚᱱ ᱨᱮ ᱱᱚᱝᱠᱟ ᱦᱩᱭᱩᱜ ᱜᱮᱭᱟ ᱱᱚᱣᱟ ᱢᱟ ᱚᱠᱚᱭ ᱦᱚᱸ ᱵᱟᱵᱚᱱ ᱧᱮᱞ ᱫᱚᱦᱚ ᱟᱠᱟᱫᱼᱟ ᱥᱮ ᱵᱟᱵᱚᱱ ᱵᱟᱲᱟᱭ ᱫᱚᱦᱚ ᱟᱠᱟᱫᱼᱟ ᱡᱮ ᱱᱚᱣᱟ ᱡᱤᱱᱤᱥ ᱱᱚᱝᱠᱟ ᱦᱩᱭᱩᱜᱼᱟ ᱢᱮᱱᱛᱮ ᱱᱚᱣᱟ ᱫᱚ ᱡᱚᱛᱚ ᱦᱚᱲᱟᱜ ᱡᱤᱵᱚᱱ ᱨᱮ ᱡᱚᱛᱚ ᱦᱚᱲᱟᱜ ᱞᱟᱭᱤᱯᱷ ᱨᱮᱜᱮ ᱱᱚᱝᱠᱟ ᱦᱩᱭᱩᱜᱼᱟ ᱵᱚᱭᱦᱟ ᱛᱳ ᱱᱩᱭ ᱵᱚᱭᱦᱟ ᱛᱮᱦᱮᱧᱮ ᱞᱟᱹᱭᱮᱫᱼᱟ ᱡᱟᱦᱟᱸ ᱛᱤᱱᱟᱹᱜ ᱟᱡ ᱟᱭᱳ ᱵᱚᱸᱜᱟ ᱛᱟᱞᱟ ᱟᱠᱟᱱ ᱟᱨ ᱡᱟᱦᱟᱸ ᱠᱤᱪᱷᱩ ᱠᱟᱹᱢᱤ ᱠᱚ ᱢᱮᱱᱟᱜ ᱟᱠᱟᱫᱼᱟ ᱠᱚ ᱦᱚᱥᱯᱤᱴᱟᱞ ᱠᱚᱨᱮ ᱡᱟᱦᱟᱸ ᱴᱟᱠᱟ ᱠᱚ ᱠᱷᱚᱨᱪᱟ ᱟᱠᱟᱫᱼᱟ ᱠᱚ ᱪᱟᱵᱟ ᱟᱠᱟᱫᱼᱟ ᱠᱚ ᱱᱤᱛᱮ ᱢᱮᱱᱮᱫᱼᱟ ᱟᱯᱮ ᱫᱤᱥᱚᱢ ᱦᱚᱲ ᱴᱷᱮᱱ ᱤᱧ ᱚᱱᱩᱨᱳᱫᱷᱚᱜ ᱠᱟᱱᱟ ᱡᱮᱢᱚᱱ ᱤᱧᱟᱹᱜ ᱜᱚᱲᱚ ᱥᱚᱯᱚᱦᱚᱫ ᱨᱮ ᱟᱯᱮ ᱱᱤᱦᱟᱹᱛ ᱛᱤ ᱯᱮ ᱵᱟᱲᱦᱟᱣ ᱛᱟᱯᱮᱭᱟ ᱛᱚ ᱤᱧ ᱚᱱᱟᱜᱤᱧ ᱢᱮᱱ ᱛᱟᱵᱚᱱᱟ ᱵᱚᱭᱦᱟ ᱠᱚ ᱟᱵᱚᱣᱟᱜ ᱢᱟᱹᱱᱢᱤ ᱡᱤᱵᱚᱱ ᱫᱚ ᱦᱩᱭᱩᱜ ᱠᱟᱱᱟ ᱦᱚᱲ ᱥᱟᱦᱟᱡᱽᱡᱚ ᱱᱚᱣᱟ ᱫᱚ ᱟᱹᱰᱤ ᱢᱟᱨᱟᱝ ᱠᱚᱨᱛᱚᱵᱵᱚ ᱠᱟᱱᱟ ᱟᱨ ᱟᱹᱰᱤ ᱢᱟᱨᱟᱝ ᱯᱩᱱᱱᱚ ᱠᱟᱹᱢᱤ ᱠᱟᱱ ᱛᱟᱵᱚᱱᱟ ᱛᱮᱦᱮᱧ ᱡᱩᱫᱤ ᱢᱤᱫ ᱦᱚᱲ ᱢᱤᱫ ᱴᱟᱠᱟ ᱵᱚᱱ ᱮᱢᱟᱭᱟ ᱢᱮᱱᱠᱷᱟᱱ ᱟᱨ ᱢᱤᱫ ᱫᱤᱱ ᱟᱵᱚ ᱵᱟᱨ ᱦᱚᱲ ᱴᱷᱮᱱ ᱠᱷᱚᱱ ᱵᱚᱱ ᱧᱟᱢᱟ ᱱᱚᱣᱟ ᱚᱱᱠᱟᱱ ᱠᱟᱛᱷᱟ ᱠᱟᱱᱟ ᱵᱚᱭᱦᱟ ᱚᱱᱟᱛᱮ ᱤᱧᱟᱹᱜ ᱢᱮᱱ ᱦᱚᱸ ᱛᱮᱦᱮᱧ ᱱᱩᱭ ᱵᱚᱭᱦᱟ ᱡᱟᱦᱟᱸ ᱛᱤᱱᱟᱹᱜ ᱫᱩᱠ ᱨᱮᱜᱮ ᱧᱩᱨ ᱟᱠᱟᱱ ᱡᱟᱦᱟᱸ ᱛᱤᱱᱟᱹᱜ ᱟᱡᱟᱜ ᱠᱚᱥᱴᱚᱭ ᱵᱷᱳᱜᱮᱫ ᱛᱟᱭᱟ ᱡᱚᱛᱚ ᱦᱚᱲ ᱴᱷᱮᱱ ᱤᱧᱟᱹᱜ ᱱᱮᱦᱚᱨ ᱛᱟᱦᱮᱱ ᱠᱟᱱᱟ ᱡᱮᱢᱚᱱ ᱡᱟᱦᱟᱸ ᱜᱮᱵᱚᱱ ᱫᱟᱲᱮᱭᱟᱜ ᱠᱟᱱ ᱠᱚᱢ ᱠᱚᱢ ᱨᱮᱦᱚᱸ ᱢᱤᱢᱤᱫ ᱴᱟᱠᱟ ᱨᱮᱦᱚᱸ ᱵᱚᱱ ᱮᱢᱟᱭᱟ ᱡᱟᱦᱟᱸ ᱟᱡᱟᱜ ᱚᱱᱟ ᱯᱷᱳᱱ ᱯᱮ ᱱᱚᱢᱵᱚᱨ ᱨᱮ ᱚᱱᱟᱨᱮ ᱡᱚᱛᱚ ᱦᱚᱲ ᱵᱚᱱ ᱵᱷᱮᱡᱟ ᱟᱭᱟ ᱟᱨ ᱡᱟᱦᱟᱸ ᱛᱤᱱᱟᱹᱜ ᱜᱮᱵᱚᱱ ᱫᱟᱲᱮᱭᱟᱜ ᱱᱚᱰᱮ ᱫᱚ ᱰᱤᱢᱟᱱᱰ ᱠᱟᱛᱮ ᱵᱟᱝ ᱞᱟᱹᱭᱟᱹᱜᱚᱜ ᱠᱟᱱᱟ ᱥᱚᱭ ᱴᱟᱠᱟ ᱫᱩᱭ ᱥᱚ ᱴᱟᱠᱟ ᱚᱱᱠᱟ ᱫᱚ ᱵᱟᱝᱟ ᱵᱚᱭᱦᱟ ᱡᱟᱦᱟᱸᱭ ᱛᱤᱱᱟᱹᱜ ᱵᱚᱱ ᱫᱟᱲᱮᱭᱟᱜ ᱤᱱᱟᱹᱜ ᱜᱮ ᱟᱵᱚᱣᱟᱜ ᱠᱚᱨᱛᱚᱵᱵᱚ ᱛᱤᱱᱟᱹᱝ ᱢᱮᱱᱟᱜ ᱤᱱᱟᱹᱜ ᱜᱮ ᱠᱤᱱᱛᱩ ᱟᱵᱚᱣᱟᱜ ᱠᱟᱹᱢᱤ ᱫᱚ ᱦᱩᱭᱩᱜ ᱠᱟᱱᱟ ᱦᱚᱲ ᱵᱚᱱ ᱥᱟᱦᱟᱡᱽᱡᱚ ᱠᱚᱣᱟ ᱦᱚᱲ ᱵᱚᱱ ᱩᱯᱠᱟᱹᱨ ᱠᱚᱣᱟ ᱱᱚᱣᱟᱜᱮ ᱟᱵᱚᱣᱟᱜ ᱯᱳᱭᱞᱳ ᱠᱟᱹᱢᱤ ᱫᱚ ᱱᱚᱣᱟ ᱵᱚᱱ ᱠᱟᱹᱢᱤ ᱞᱮᱠᱷᱟᱱ ᱢᱤᱫ ᱫᱤᱱ ᱦᱤᱞᱳᱜ ᱟᱵᱚ ᱦᱚᱸ ᱪᱟᱸᱫᱚ ᱵᱚᱸᱜᱟᱭ ᱠᱚᱭᱚᱜ ᱟᱵᱚᱱᱟ ᱟᱨ ᱵᱟᱝ ᱟᱵᱚᱣᱟᱜ ᱠᱟᱹᱢᱤ ᱦᱚᱸ ᱥᱟᱠᱥᱮᱥᱚᱜ ᱛᱟᱵᱚᱱᱟ ᱥᱟᱹᱨᱤ ᱜᱮ ᱵᱚᱭᱦᱟ ᱠᱚ ᱟᱨ ᱡᱩᱫᱤ ᱦᱤᱥᱟᱹ ᱦᱤᱥᱟᱹ ᱠᱟᱛᱮ ᱵᱚᱱ ᱛᱟᱦᱮᱱᱟ ᱢᱮᱱᱠᱷᱟᱱ ᱥᱮ ᱱᱚᱣᱟ ᱫᱩᱱᱤᱭᱟᱹ ᱫᱚ ᱪᱮᱫ ᱦᱚᱸ ᱵᱟᱝ ᱦᱩᱭᱩᱜ ᱟᱹᱱᱤᱡ ᱟᱨ ᱪᱮᱫ ᱦᱚᱸ ᱵᱟᱵᱚᱱ ᱪᱤᱠᱟᱹ ᱫᱟᱲᱮᱭᱟᱜᱼᱟ ᱚᱱᱟᱛᱮ ᱤᱧᱟᱹᱜ ᱢᱮᱱ ᱫᱚ ᱱᱩᱭ ᱦᱚᱲ ᱵᱚᱱ ᱜᱚᱲᱚ ᱟᱭᱟ ᱱᱩᱭ ᱱᱩᱭ ᱦᱚᱸ ᱟᱵᱚᱭᱤᱡ ᱵᱚᱭᱦᱟ ᱠᱟᱱ ᱜᱮᱭᱟᱭ ᱩᱱᱤ ᱡᱟᱦᱟᱸᱭ ᱵᱚᱸᱜᱟ ᱛᱟᱞᱟ ᱟᱠᱟᱱ ᱩᱱᱤ ᱦᱚᱸ ᱟᱵᱚᱭᱤᱡ ᱟᱭᱳ ᱠᱟᱱ ᱜᱮᱭᱟᱭ ᱡᱚᱛᱚ ᱟᱵᱚ ᱨᱮᱱ ᱜᱚᱜᱚ ᱠᱟᱱᱟ ᱠᱚ ᱟᱨ ᱡᱚᱛᱚ ᱟᱵᱚ ᱨᱮᱱ ᱟᱭᱳ ᱠᱟᱛᱮ ᱜᱮᱵᱚᱱ ᱥᱚᱱᱢᱟᱱ ᱟᱠᱚᱢᱟ ᱮᱴᱟᱜ ᱱᱚᱡᱚᱨ ᱛᱮ ᱟᱨ ᱵᱟᱝ ᱵᱟᱹᱲᱤᱡ ᱩᱭᱦᱟᱹᱨ ᱠᱟᱛᱮ ᱟᱞᱚ ᱵᱚᱱ ᱢᱮᱛᱟ ᱟᱠᱚ ᱢᱟ ᱟᱨ ᱡᱟᱦᱟᱸ ᱛᱤᱱᱟᱹᱜ ᱜᱮ ᱟᱵᱚᱣᱟᱜ ᱢᱚᱱᱮ ᱵᱷᱤᱛᱤᱨ ᱨᱮ ᱵᱟᱹᱲᱤᱡ ᱩᱭᱦᱟᱹᱨ ᱠᱚ ᱢᱮᱱᱟᱜ ᱱᱚᱣᱟ ᱠᱚᱫᱚ ᱛᱮᱦᱮᱧ ᱠᱷᱚᱱ ᱵᱚᱱ ᱥᱟᱦᱟ ᱥᱟᱺᱜᱤᱧ ᱠᱟᱜ ᱢᱟ ᱡᱩᱢᱤᱫ ᱵᱚᱱ ᱛᱟᱦᱮᱱ ᱢᱟ ᱡᱩᱢᱤᱫ ᱫᱟᱲᱮ ᱵᱚᱭᱦᱟ ᱟᱹᱰᱤ ᱠᱮᱴᱮᱡ ᱫᱟᱲᱮ ᱠᱟᱱᱟ ᱛᱮᱦᱮᱧ ᱡᱟᱦᱟᱸ ᱛᱤᱱᱟᱹᱜ ᱜᱮ ᱟᱵᱚ ᱱᱚᱣᱟ ᱫᱷᱟᱹᱨᱛᱤ ᱨᱮ ᱢᱟᱹᱱᱢᱤ ᱢᱮᱱᱟᱜ ᱵᱚᱱ ᱱᱚᱣᱟ ᱵᱷᱤᱰᱭᱳ ᱯᱮ ᱧᱮᱞᱮᱫ ᱛᱟᱵᱚᱱ ᱛᱮᱦᱮᱧ ᱱᱩᱠᱩ ᱵᱚᱭᱦᱟ ᱵᱚᱱ ᱜᱚᱲᱚ ᱟᱠᱚᱣᱟ ᱱᱩᱠᱩᱣᱟᱜ ᱜᱷᱟᱨᱚᱸᱡᱽ ᱨᱮ ᱟᱠᱚᱣᱟᱜ ᱚᱥᱩᱵᱤᱫᱷᱟ ᱮᱴᱠᱮᱴᱚᱬᱮ ᱡᱟᱦᱟᱸ ᱛᱤᱱᱟᱹᱜ ᱜᱮ ᱢᱮᱱᱟᱜ ᱟᱠᱟᱫ ᱟᱵᱚ ᱠᱤᱪᱷᱩ ᱠᱤᱪᱷᱩ ᱵᱚᱱ ᱜᱚᱲᱚ ᱟᱠᱚ ᱠᱷᱟᱱ ᱟᱠᱚᱣᱟᱜ ᱚᱱᱟ ᱠᱟᱹᱢᱤ ᱥᱚᱞᱵᱷᱚᱜ ᱛᱟᱠᱚᱣᱟ ᱵᱚᱭᱦᱟ ᱠᱚ ᱱᱚᱣᱟ ᱵᱷᱤᱰᱭᱳ ᱫᱚ ᱱᱚᱰᱮ ᱜᱤᱧ ᱢᱩᱪᱟᱹᱫᱮᱜ ᱛᱟᱵᱚᱱᱟ ᱧᱟᱯᱟᱢ ᱟᱵᱚᱱ ᱫᱚᱥᱨᱟ ᱵᱷᱤᱰᱭᱳ ᱨᱮ ᱢᱟ ᱮᱱᱠᱷᱟᱱ ᱥᱟᱱᱟᱢ ᱠᱚ ᱤᱧ ᱯᱟᱦᱴᱟ ᱠᱷᱚᱱ ᱜᱚᱰ ᱟᱨ ᱡᱚᱦᱟᱨ